ᱡᱚᱦᱟᱨ ᱜᱮ ᱜᱟᱛᱮ ᱠᱚ ᱥᱟᱹᱜᱩᱱ ᱥᱟᱸᱫᱮᱥ ᱞᱟᱭᱤᱵ ᱯᱟᱦᱴᱟ ᱥᱮᱫ ᱠᱷᱚᱱ ᱥᱟᱱᱟᱢ ᱠᱚᱜᱮ ᱥᱟᱹᱜᱩᱱ ᱫᱟᱨᱟᱢ ᱛᱚ ᱛᱮᱦᱮᱧ ᱟᱵᱚ ᱦᱮᱡ ᱥᱮᱴᱮᱨ ᱢᱮᱱᱟᱜ ᱵᱚᱱᱟ ᱦᱟᱸᱜ ᱱᱚᱣᱟ ᱯᱩᱨᱩᱞᱤᱭᱟᱹ ᱡᱮᱞᱟ ᱨᱮ ᱦᱟᱸᱜ ᱛᱚ ᱛᱮᱦᱮᱧ ᱱᱚᱰᱮ ᱦᱟᱸᱜ ᱵᱷᱟᱨᱚᱛ ᱡᱟᱠᱟᱛ ᱥᱟᱱᱛᱟᱞᱤ ᱚᱱᱚᱞᱤᱭᱟᱹ ᱜᱟᱶᱛᱟ ᱨᱮᱱᱟᱜ ᱢᱤᱫ ᱦᱮᱞᱢᱮᱞ ᱢᱮᱱᱟᱜᱼᱟ ᱦᱟᱸᱜ ᱟᱫᱚ ᱱᱚᱰᱮ ᱢᱤᱫ ᱜᱚᱢᱠᱮ ᱵᱚᱱ ᱧᱟᱢ ᱠᱟᱫᱮᱭᱟ ᱜᱚᱢᱠᱮ ᱡᱚᱦᱟᱨ ᱜᱮ ᱦᱮᱸ ᱡᱚᱦᱟᱨ ᱜᱮ ᱟᱪᱪᱷᱟ ᱜᱚᱢᱠᱮ ᱟᱢᱟᱜ ᱩᱯᱨᱩᱢ ᱠᱟᱹᱴᱤᱡ ᱞᱟᱹᱭ ᱟᱵᱚᱱ ᱢᱮ ᱦᱮᱸ ᱤᱧᱟᱹᱜ ᱩᱯᱨᱩᱢ ᱤᱧᱟᱹᱜ ᱧᱩᱛᱩᱢ ᱫᱚ ᱫᱤᱞᱤᱯ ᱠᱤᱥᱠᱩ ᱤᱧ ᱫᱚ ᱚᱞ ᱤᱱᱰᱤᱭᱟ ᱥᱟᱱᱛᱟᱲᱤ ᱨᱟᱭᱴᱟᱨᱥ ᱮᱥᱳᱥᱤᱭᱮᱥᱚᱱ ᱱᱚᱨᱛᱷ ᱵᱮᱝᱜᱚᱞ ᱡᱳᱱᱟᱞ ᱥᱮᱠᱨᱮᱴᱟᱨᱤ ᱞᱮᱠᱟᱛᱮ ᱵᱟᱦᱟᱞ ᱢᱤᱱᱟᱹᱧ ᱛᱟᱵᱚᱱᱟ ᱟᱪᱪᱷᱟ ᱜᱚᱢᱠᱮ ᱦᱚᱸᱜᱼᱚᱭ ᱛᱮᱦᱮᱧ ᱦᱟᱸᱜ ᱱᱚᱜᱼᱚᱭ ᱯᱩᱨᱩᱞᱤᱭᱟᱹ ᱡᱮᱞᱟ ᱨᱮ ᱦᱟᱸᱜ ᱡᱟᱦᱟᱸ ᱱᱚᱰᱮ ᱛᱮᱦᱮᱧ ᱦᱮᱞᱢᱮᱞ ᱦᱟᱸᱜ ᱥᱟᱯᱲᱟᱣ ᱦᱩᱭ ᱠᱟᱱᱟ ᱱᱚᱣᱟ ᱵᱟᱨᱮ ᱛᱮ ᱦᱟᱸᱜ ᱛᱷᱚᱲᱟ ᱞᱟᱹᱭ ᱟᱸᱡᱚᱢ ᱵᱚᱱ ᱢᱮ ᱟᱪᱪᱷᱟ ᱱᱚᱣᱟ ᱫᱚ ᱚᱞ ᱤᱱᱰᱤᱭᱟ ᱥᱟᱱᱛᱟᱲᱤ ᱨᱟᱭᱴᱟᱨᱥ ᱮᱥᱳᱥᱤᱭᱮᱥᱚᱱ ᱳᱭᱮᱥᱴ ᱵᱮᱝᱜᱚᱞ ᱵᱨᱟᱱᱪ ᱨᱮᱭᱟᱜ ᱩᱱᱤᱥ ᱟᱱᱟᱜ ᱢᱮᱱᱫᱚ ᱜᱮᱞ ᱟᱨᱮ ᱟᱱᱟᱜ ᱥᱮᱱᱮᱞᱮᱫ ᱥᱮ ᱥᱮᱨᱢᱟ ᱯᱩᱨᱟᱹᱣ ᱥᱚᱢᱢᱮᱞᱚᱱ ᱡᱟᱦᱟᱸ ᱠᱚ ᱢᱮᱱᱫᱟ ᱚᱱᱟ ᱱᱚᱰᱮ ᱥᱟᱯᱲᱟᱣ ᱦᱩᱭ ᱠᱟᱱᱟ ᱟᱨ ᱱᱚᱣᱟ ᱫᱚ ᱦᱩᱭᱩᱜ ᱠᱟᱱᱟ ᱳᱭᱮᱥᱴ ᱵᱮᱝᱜᱚᱞ ᱨᱮᱭᱟᱜ ᱯᱩᱨᱩᱞᱤᱭᱟ ᱰᱤᱥᱴᱤᱠ ᱡᱟᱦᱟᱸ ᱫᱚ ᱵᱚᱨᱚᱞᱟᱢ ᱵᱚᱞᱚᱨᱟᱢᱯᱩᱨ ᱱᱚᱣᱟ ᱡᱟᱭᱜᱟ ᱫᱚᱠᱚ ᱢᱮᱛᱟᱜ ᱠᱟᱱᱟ ᱯᱷᱩᱞᱪᱟᱸᱫᱽ ᱦᱟᱭ ᱥᱠᱩᱞ ᱨᱮ ᱱᱚᱣᱟ ᱫᱚ ᱥᱟᱯᱲᱟᱣ ᱦᱩᱭ ᱠᱟᱱᱟ ᱟᱨ ᱢᱤᱫ ᱜᱷᱟᱹᱲᱤ ᱠᱷᱟᱡ ᱜᱮ ᱦᱟᱸᱜ ᱛᱤᱦᱤᱧᱟᱜ ᱡᱟᱦᱟᱸ ᱠᱟᱹᱢᱤ ᱦᱚᱨᱟ ᱵᱟᱨ ᱢᱟᱦᱟ ᱟᱹᱨᱤ ᱡᱟᱦᱟᱸ ᱠᱟᱹᱢᱤ ᱦᱚᱨᱟ ᱥᱟᱯᱲᱟᱣ ᱢᱮᱱᱟᱜᱼᱟ ᱛᱤᱦᱤᱧ ᱫᱚ ᱯᱳᱭᱞᱳ ᱫᱤᱱ ᱠᱟᱱᱟ ᱵᱟᱰᱟᱭᱟᱵᱚᱱ ᱱᱚᱣᱟ ᱰᱮᱴ ᱫᱚ ᱞᱟᱦᱟ ᱛᱟᱦᱮᱸ ᱠᱟᱱᱟ ᱪᱷᱟᱵᱵᱤᱥ ᱥᱟᱛᱟᱥ ᱱᱟᱱᱟ ᱞᱮᱠᱟᱱᱟᱜ ᱵᱚᱛᱚᱨ ᱨᱮᱱᱟᱜ ᱦᱚᱭ ᱦᱤᱸᱥᱤᱫ ᱵᱚᱛᱚᱨ ᱛᱮ ᱱᱚᱣᱟ ᱫᱤᱱ ᱛᱷᱚᱲᱟ ᱯᱟᱹᱪᱷᱞᱟᱹ ᱠᱟᱛᱮ ᱩᱱᱛᱨᱤᱥ ᱛᱤᱨᱤᱥ ᱢᱮᱱᱫᱚ ᱛᱤᱦᱤᱧ ᱟᱨ ᱜᱟᱯᱟ ᱱᱚᱣᱟ ᱥᱟᱯᱲᱟᱣ ᱦᱩᱭ ᱠᱟᱱᱟ ᱟᱨ ᱛᱤᱦᱤᱧᱟᱜ ᱠᱟᱹᱢᱤ ᱦᱚᱨᱟ ᱟᱨ ᱢᱤᱫ ᱜᱷᱟᱹᱲᱤ ᱠᱷᱟᱱ ᱜᱮ ᱮᱦᱚᱵᱚᱜ ᱠᱟᱱᱟ ᱱᱤᱭᱟᱹ ᱫᱷᱟᱹᱨᱤᱡ ᱫᱚ ᱱᱤᱭᱟᱹ ᱱᱤᱭᱟᱹ ᱟᱯᱰᱮᱴ ᱟᱵᱚ ᱱᱚᱰᱮ ᱠᱷᱚᱱ ᱵᱚᱱ ᱵᱟᱰᱟᱭ ᱫᱟᱲᱮᱭᱟᱜᱼᱟ ᱟᱪᱪᱷᱟ ᱜᱚᱢᱠᱮ ᱦᱚᱸᱜᱼᱚᱭ ᱛᱤᱦᱤᱧ ᱱᱚᱣᱟ ᱡᱟᱦᱟᱸ ᱚᱞ ᱤᱱᱰᱤᱭᱟ ᱥᱟᱱᱛᱟᱲᱤ ᱨᱟᱭᱴᱟᱨᱥ ᱮᱥᱳᱥᱤᱭᱮᱥᱚᱱ ᱱᱚᱣᱟ ᱨᱮ ᱦᱟᱸᱜ ᱛᱤᱱᱟᱹᱜ ᱜᱟᱱ ᱡᱟᱭᱜᱟ ᱠᱷᱚᱱᱟᱜ ᱦᱟᱸᱜ ᱱᱮᱣᱛᱟ ᱯᱮᱲᱟ ᱥᱮ ᱚᱠᱟ ᱚᱠᱟ ᱠᱚᱨᱮᱱ ᱦᱟᱸᱜ ᱡᱚᱯᱲᱟᱣ ᱦᱮᱱᱟᱜ ᱠᱚᱣᱟ ᱱᱚᱣᱟ ᱦᱟᱸᱜ ᱛᱷᱚᱲᱟ ᱠᱟᱹᱴᱤᱡ ᱟᱲᱟᱝ ᱞᱮᱠᱷᱟᱱ ᱟᱹᱰᱤ ᱵᱷᱟᱹᱜᱤ ᱦᱩᱭ ᱠᱚᱜᱼᱟ ᱱᱚᱰᱮ ᱳᱭᱮᱥᱴ ᱵᱮᱝᱜᱚᱞ ᱨᱮᱭᱟᱜ ᱯᱨᱟᱭ ᱡᱚᱛᱚ ᱰᱤᱥᱴᱤᱠ ᱠᱷᱚᱱ ᱜᱮ ᱟᱵᱚᱨᱮᱱ ᱢᱟᱲᱛᱮ ᱠᱚ ᱢᱮᱱᱫᱚ ᱢᱟᱹᱱᱟᱱ ᱯᱮᱲᱟ ᱠᱚ ᱚᱱᱟ ᱥᱟᱶ ᱥᱟᱶᱛᱮ ᱱᱚᱣᱟ ᱚᱱᱚᱞᱤᱭᱟᱹ ᱜᱟᱶᱛᱟ ᱥᱟᱶᱛᱮ ᱥᱮ ᱱᱟᱣᱟ ᱱᱟᱣᱟᱱ ᱚᱱᱚᱞᱤᱭᱟᱹ ᱠᱚ ᱡᱩᱣᱟᱹᱱ ᱚᱱᱚᱞᱤᱭᱟᱹ ᱠᱚ ᱱᱚᱰᱮ ᱠᱚ ᱥᱮᱴᱮᱨᱚᱜ ᱠᱟᱱ ᱛᱟᱵᱚᱱᱟ ᱢᱤᱫ ᱢᱤᱫ ᱛᱮ ᱥᱮᱴᱮᱨᱚᱜ ᱛᱮᱜᱮ ᱢᱮᱱᱟᱜ ᱠᱚᱣᱟ ᱟᱨ ᱤᱱᱟᱹ ᱥᱟᱶ ᱥᱟᱶᱛᱮ ᱱᱚᱣᱟ ᱟᱰᱮ ᱯᱟᱥᱮ ᱠᱚᱨᱮ ᱡᱟᱦᱟᱸᱭ ᱠᱚ ᱨᱩᱥᱤᱠᱟ ᱠᱚ ᱢᱮᱱᱟᱜ ᱠᱚᱣᱟ ᱟᱵᱚ ᱠᱟᱞᱪᱟᱨ ᱥᱮ ᱟᱵᱚᱣᱟᱜ ᱞᱮᱠ ᱟᱪᱟᱨ ᱫᱩᱞᱟᱹᱲᱤᱭᱟᱹ ᱡᱟᱦᱟᱸᱭ ᱜᱚᱜᱚ ᱵᱟᱵᱟ ᱢᱤᱥᱤ ᱢᱟᱹᱡᱷᱤ ᱵᱟᱵᱟ ᱠᱚ ᱢᱮᱱᱟᱜ ᱠᱚᱛᱟ ᱵᱚᱱ ᱩᱱᱠᱩ ᱦᱚᱸᱠᱚ ᱥᱮᱴᱮᱨᱚᱜ ᱠᱟᱱᱟ ᱵᱟᱹᱭ ᱵᱟᱹᱭᱛᱮ ᱟᱨ ᱠᱟᱹᱢᱤ ᱦᱚᱨᱟ ᱞᱮᱛᱟᱲᱚᱜ ᱞᱟᱹᱜᱤᱫ ᱛᱮ ᱱᱤᱛ ᱟᱪᱪᱷᱟ ᱟᱵᱚ ᱱᱚᱣᱟ ᱥᱟᱹᱜᱩᱱ ᱥᱟᱸᱫᱮᱥ ᱞᱟᱭᱤᱵᱷ ᱯᱟᱦᱴᱟ ᱥᱮᱫ ᱠᱷᱚᱱ ᱢᱟᱱᱚᱛᱟᱱ ᱱᱩᱭ ᱫᱤᱞᱤᱯ ᱠᱤᱥᱠᱩ ᱜᱚᱢᱠᱮ ᱟᱹᱰᱤ ᱟᱹᱰᱤ ᱥᱟᱨᱦᱟᱣ ᱜᱚᱢᱠᱮ ᱡᱚᱦᱟᱨ ᱜᱮ ᱦᱮᱸ ᱡᱚᱦᱟᱨ ᱜᱮ